ᱩᱭᱦᱟᱹᱨ ᱠᱷᱚᱱ ᱟᱞᱚᱢ ᱟᱫᱤᱧᱟ᱾ ᱛᱮᱦᱮᱧ ᱟᱹᱰᱤ ᱥᱮᱨᱢᱟ ᱛᱟᱭᱚᱢ᱾ ᱯᱟᱱᱛᱮᱧ ᱟᱢᱟᱜ ᱪᱤᱴᱷᱤᱧ ᱯᱟᱲᱦᱟᱣᱮᱫ ᱠᱟᱱᱟ ᱟᱢᱟᱜ᱾ ᱡᱚᱵᱽᱨᱟ ᱫᱷᱩᱲᱤ ᱛᱮ ᱢᱟᱹᱭᱞᱟᱹ ᱚᱸᱡᱽᱨᱟ ᱧᱮᱞᱚᱜ ᱠᱟᱱ ᱨᱮᱦᱚᱸ᱾ ᱚᱞ ᱫᱚ ᱠᱚᱭᱚᱜ ᱟᱠᱟᱫ ᱞᱮᱠᱟ᱾ ᱚᱞ ᱦᱚᱸ ᱨᱚᱲᱮᱫ ᱞᱮᱠᱟ ᱟᱸᱡᱚᱢᱚᱜ ᱠᱟᱱᱟ ᱟᱢᱟᱜ᱾ ᱚᱞ ᱢᱮᱱᱟᱜᱼᱟ ᱟᱭᱢᱟ ᱠᱟᱛᱷᱟ ᱚᱞ ᱢᱮᱱᱟᱜᱼᱟ ᱱᱚᱶᱟ ᱦᱚᱸ᱾ ᱩᱭᱦᱟᱹᱨ ᱠᱷᱚᱱ ᱟᱞᱚᱢ ᱦᱤᱲᱤᱧ ᱟᱫᱤᱧᱟ᱾ ᱦᱮᱡ ᱮᱱ ᱜᱮᱭᱟ ᱩᱭᱦᱟᱹᱨ ᱨᱩᱣᱟᱹᱲ ᱮᱱᱟᱢ ᱤᱧᱟᱜ ᱩᱭᱦᱟᱹᱨ ᱨᱮ ᱱᱚᱣᱟ ᱟᱢᱟᱜ ᱢᱤᱫᱴᱟᱝ ᱵᱮᱣᱨᱟ ᱜᱮ ᱤᱧᱟᱜ ᱥᱟᱸᱦᱮᱫ ᱜᱚᱜᱽᱲᱚᱭᱤᱡ ᱠᱟᱹᱴᱤᱡ ᱠᱟᱹᱴᱤᱡ ᱠᱟᱛᱷᱟ ᱛᱮᱢ ᱵᱮᱱᱟᱣ ᱟᱠᱟᱫᱼᱟ ᱟᱢᱟᱜ ᱚᱞ ᱛᱮ ᱢᱤᱫᱴᱟᱝ ᱫᱚᱨᱭᱟ ᱚᱱᱟ ᱨᱤᱧ ᱩᱰᱩᱞ ᱰᱩᱵᱩᱞ ᱩᱱᱩᱢ ᱰᱩᱵᱩᱡ ᱮᱱᱟᱹᱧ ᱤᱱᱟᱹ ᱜᱷᱟᱹᱲᱤ ᱟᱞᱟᱝᱟᱜ ᱥᱤᱯᱤᱵᱤᱞ ᱥᱟᱹᱜᱟᱹᱭ ᱨᱮ ᱛᱟᱦᱮᱸᱭᱮᱱᱟ ᱢᱤᱫ ᱩᱱᱩᱭᱦᱟᱹᱨ ᱪᱤᱱ ᱪᱤᱱᱦᱟᱹ ᱥᱟᱹᱜᱟᱹᱭ ᱵᱮᱜᱚᱨ ᱟᱛᱮᱜᱮᱢ ᱚᱞ ᱞᱮᱫ ᱛᱟᱦᱮᱸᱫ ᱫᱮᱞᱟ ᱚᱰᱚᱠ ᱦᱤᱡᱩᱜ ᱢᱮ ᱤᱧᱟᱹᱜ ᱛᱤᱨᱮ ᱛᱤᱭᱟᱹᱜ ᱠᱟᱛᱮ ᱚᱰᱚᱠ ᱦᱤᱡᱩᱜ ᱢᱮ ᱚᱱᱟ ᱪᱤᱴᱷᱤ ᱨᱮᱱᱟᱜ ᱠᱟᱛᱷᱟ ᱠᱷᱚᱱᱟᱜ ᱫᱮᱞᱟ ᱥᱟᱠᱟᱢ ᱠᱩᱢᱵᱟᱹ ᱚᱲᱟᱜ ᱨᱮ ᱛᱚᱞ ᱟᱞᱟᱝ ᱫᱩᱞᱟᱹᱲ ᱰᱤᱞᱣᱟᱹᱝ ᱛᱚᱯᱟᱜ ᱥᱟᱹᱜᱟᱹᱭ ᱛᱚᱯᱚᱞ ᱨᱩᱣᱟᱹᱲᱚᱜ ᱠᱷᱟᱱ ᱜᱩᱡᱩᱜ ᱞᱮᱠᱟᱱ ᱫᱟᱨᱮ ᱰᱟᱹᱨ ᱨᱮ ᱥᱟᱜᱮᱱᱚᱜᱼᱟ ᱥᱟᱠᱟᱢ ᱵᱟᱦᱟ ᱵᱟᱦᱟ ᱛᱮ ᱯᱮᱨᱮᱡᱚᱜᱼᱟ ᱨᱩᱣᱟᱹᱲ ᱦᱤᱡᱩᱜ ᱟᱠᱚ ᱠᱩᱦᱩ ᱠᱚᱭᱮᱞ ᱢᱩᱨᱩᱫ ᱮᱫᱮᱞ ᱫᱟᱨᱮ ᱰᱟᱹᱨ ᱨᱮ᱾ ᱟᱫ ᱟᱯᱟᱫ ᱵᱤᱵᱟᱹᱫᱽ ᱵᱟᱯᱟᱜᱽ ᱯᱚᱛᱟᱢ ᱠᱤᱱ ᱯᱟᱱᱛᱮ ᱫᱩᱲᱩᱵ ᱨᱩᱣᱟᱹᱲᱟ᱾ ᱥᱩᱯᱩᱨ ᱥᱩᱯᱩᱨ ᱠᱩᱠᱩ ᱰᱩᱵᱩᱨ ᱠᱤᱱ ᱥᱮᱨᱮᱧ ᱡᱚᱝᱟ ᱩᱱ ᱚᱱᱟ ᱚᱠᱛᱚ ᱨᱮ᱾ ᱨᱚᱦᱚᱲ ᱜᱟᱰᱟ ᱨᱮ ᱪᱚᱦᱚᱞ ᱵᱚᱦᱚᱞ ᱫᱟᱜ ᱦᱚᱸ ᱞᱤᱸᱡᱤᱜ ᱜᱮᱭᱟ ᱵᱚᱦᱚᱲ ᱵᱚᱦᱚᱲ᱾ ᱥᱤᱛᱩᱝ ᱮᱞᱟᱝ ᱛᱮ ᱡᱮᱨᱮᱫ ᱨᱚᱸᱜᱚ ᱛᱟᱥᱟᱫ ᱦᱚᱸ ᱧᱮᱞᱚᱜᱼᱟ ᱦᱟᱹᱨᱭᱟᱹᱲ᱾ ᱛᱚᱵᱮ ᱪᱮᱫᱟᱜ ᱟᱞᱟᱝ? ᱩᱠᱩᱨ ᱱᱤᱛ ᱦᱚᱸ ᱥᱟᱹᱜᱟᱹᱭ ᱡᱚᱲᱟᱣ ᱨᱮ ᱵᱟᱞᱟᱝ ᱛᱷᱟᱠᱟᱣ ᱟᱠᱟᱱᱟ᱾ ᱥᱟᱹᱜᱟᱹᱭ ᱢᱟ ᱟᱡ ᱜᱮ ᱞᱟᱸᱜᱟᱭᱮᱱ ᱛᱮᱭ ᱨᱩᱣᱟᱹᱲ ᱡᱚᱝ ᱟᱱᱟᱭ ᱟᱡᱟᱜ ᱦᱚᱨ ᱛᱮ ᱯᱟᱞᱮᱱ᱾ ᱫᱮᱞᱟ ᱟᱞᱟᱝ ᱚᱱᱟ ᱥᱤᱯᱤᱵᱤᱞ ᱥᱟᱹᱜᱟᱹᱭ ᱞᱟᱝ ᱨᱩᱣᱟᱹᱲ ᱟᱹᱜᱩᱭᱟ᱾ ᱢᱤᱫ ᱫᱷᱟᱣ ᱦᱤᱡᱩᱜ ᱢᱮ ᱤᱧᱟᱜ ᱛᱤᱭᱟᱜ ᱛᱤ ᱥᱟᱵ ᱠᱟᱛᱮ᱾ ᱟᱨ ᱫᱚᱦᱲᱟ ᱚᱰᱚᱠ ᱦᱤᱡᱩᱜ ᱢᱮ ᱟᱞᱟᱠ᱾ ᱫᱮᱞᱟ ᱪᱤᱴᱷᱤ ᱠᱷᱚᱱ ᱤᱧᱟᱜ ᱛᱤ ᱨᱮ ᱛᱤ ᱥᱟᱵ ᱠᱟᱛᱮ᱾ ᱢᱩᱪᱟᱹᱫ ᱨᱮ ᱤᱧ ᱜᱮ ᱩᱱᱤ ᱛᱚᱱᱚᱞ᱾